ᱦᱟᱭ ᱥᱟᱱᱟᱢ ᱠᱚ ᱥᱟᱹᱜᱩᱱ ᱡᱚᱦᱟᱨ ᱥᱟᱶᱛᱮ ᱟᱹᱞᱤᱧᱟᱜ ᱱᱟᱣᱟ ᱵᱷᱤᱰᱤᱭᱳ ᱯᱟᱥᱴᱟ ᱠᱚ ᱟᱯᱮ ᱥᱟᱱᱟᱢ ᱠᱚ ᱥᱟᱹᱜᱩᱱ ᱡᱚᱦᱟᱨ ᱟᱨ ᱱᱤᱛᱚᱜ ᱫᱚ ᱫᱚᱠᱟᱱ ᱨᱮᱜᱮ ᱢᱮᱱᱟᱜ ᱞᱤᱧᱟ ᱛᱚ ᱱᱚᱝᱠᱟ ᱜᱮ ᱛᱮᱦᱮᱧ ᱢᱟ ᱥᱮᱠᱮᱱᱰ ᱥᱮᱴᱟᱨᱰᱮ ᱠᱟᱱᱟ ᱪᱷᱩᱴᱤ ᱜᱮᱭᱟ ᱚᱯᱷᱤᱥ ᱠᱚ ᱚᱱᱟᱛᱮ ᱟᱞᱮ ᱱᱚᱰᱮ ᱵᱷᱤᱲᱚ ᱠᱚᱢᱚᱜ ᱜᱮᱭᱟ ᱟᱨ ᱚᱱᱟ ᱠᱷᱟᱹᱛᱤᱨ ᱱᱤᱛᱚᱜ ᱯᱞᱟᱱᱤᱝ ᱦᱩᱭᱩᱜ ᱠᱟᱱᱟ ᱦᱟᱸᱜ ᱥᱟᱰᱮ ᱱᱚᱛᱮ ᱨᱮ ᱫᱟᱠᱟ ᱡᱚᱢ ᱵᱟᱲᱟ ᱠᱟᱛᱮᱫ ᱯᱞᱟᱱᱤᱝ ᱦᱩᱭᱱᱟ ᱡᱮ ᱵᱟᱝᱟ ᱪᱮᱫ ᱠᱚ ᱪᱤᱠᱟᱹᱭᱟ ᱵᱳᱨᱤᱝ ᱜᱮ ᱵᱩᱡᱷᱟᱹᱜ ᱠᱟᱱᱟ ᱪᱚᱞᱚ ᱵᱟᱝ ᱠᱚᱲ ᱥᱮᱫ ᱵᱚ ᱫᱟᱬᱟ ᱵᱟᱲᱟᱭᱟ ᱚᱠᱚᱭ ᱦᱚᱸ ᱵᱟᱹᱪᱩᱜ ᱠᱚᱣᱟ ᱥᱟᱶᱛᱮ ᱟᱹᱞᱤᱧ ᱮᱠᱞᱟ ᱜᱮ ᱪᱟᱞᱟᱣ ᱞᱮᱱᱠᱷᱟᱱ ᱚᱸᱰᱮ ᱦᱟᱸᱜ ᱟᱹᱰᱤᱜᱟᱱ ᱡᱚᱴᱟ ᱱᱟᱦᱟᱜ ᱠᱚ ᱧᱟᱢᱚᱜᱼᱟ ᱛᱚ ᱚᱱᱟ ᱚᱱᱟ ᱪᱤᱱᱛᱟ ᱠᱟᱛᱮ ᱱᱟᱦᱟᱜ ᱞᱤᱧ ᱪᱟᱞᱟᱜ ᱠᱟᱱᱟ ᱛᱚ ᱴᱷᱤᱠ ᱜᱮᱭᱟ ᱟᱨ ᱱᱤᱛᱚᱜ ᱦᱚᱸ ᱚᱰᱚᱠᱚᱜᱼᱟ ᱦᱮᱞᱢᱮᱴ ᱠᱚ ᱟᱹᱰᱤ ᱫᱤᱱ ᱯᱚᱨᱮ ᱱᱟᱦᱟᱜ ᱞᱤᱧ ᱦᱚᱨᱚᱜ ᱞᱟᱹᱜᱤᱫ ᱚᱰᱚᱠ ᱠᱟᱜᱼᱟ ᱪᱮᱫᱟᱜ ᱥᱮ ᱞᱚᱝ ᱜᱮ ᱵᱟᱹᱞᱤᱧ ᱰᱨᱟᱭᱤᱵᱷ ᱟᱠᱟᱫᱼᱟ ᱚᱸᱰᱮ ᱵᱟᱝᱨᱤᱯᱚᱥᱤ ᱠᱷᱚᱱ ᱯᱨᱟᱭ ᱞᱚᱜᱽ ᱵᱷᱚᱜᱽ ᱦᱩᱭᱩᱜᱼᱟ ᱢᱤᱫ ᱜᱷᱚᱱᱴᱟ ᱜᱟᱱ ᱨᱟᱥᱛᱟ ᱤᱱᱟᱹ ᱛᱷᱟᱨᱴᱤ ᱥᱤᱠᱥ ᱛᱷᱟᱨᱴᱤ ᱯᱷᱟᱭᱤᱵᱷ ᱠᱤᱞᱳᱢᱤᱴᱟᱨ ᱜᱟᱱ ᱦᱩᱭᱩᱜᱼᱟ ᱛᱚ ᱴᱮᱱᱥᱚᱱ ᱡᱤᱱᱤᱥ ᱦᱩᱭᱩᱜ ᱠᱟᱱᱟ ᱜᱷᱟᱹᱴᱤ ᱨᱮ ᱯᱟᱨᱚᱢ ᱟᱨ ᱡᱟᱹᱯᱩᱫ ᱫᱤᱱ ᱫᱟᱜ ᱠᱚ ᱪᱮᱫ ᱠᱚ ᱧᱮᱞ ᱦᱩᱭᱩᱜᱼᱟ ᱚᱰᱚᱠ ᱢᱟ ᱚᱰᱚᱠᱚᱜ ᱠᱟᱱᱟ ᱱᱟᱦᱟᱜ ᱦᱚᱨ ᱨᱮ ᱪᱮᱫ ᱞᱮᱠᱟ ᱦᱩᱭᱩᱜ ᱠᱟᱱᱟ ᱱᱟᱦᱟᱜ ᱵᱟᱵᱚ ᱵᱟᱲᱟᱭ ᱟᱠᱟᱫᱼᱟ ᱡᱟᱹᱯᱩᱫ ᱠᱚ ᱧᱟᱢ ᱞᱮᱱᱠᱷᱟᱱ ᱪᱮᱫ ᱯᱞᱟᱱᱤᱝ ᱪᱮᱧᱡᱚᱜᱼᱟ ᱵᱟᱝ ᱦᱟᱸᱜ ᱚᱱᱟ ᱟᱹᱣᱨᱤ ᱵᱟᱲᱟᱭᱚᱜᱼᱟ ᱛᱚ ᱥᱮᱴᱮᱨ ᱠᱟᱛᱮᱫ ᱛᱟᱹᱣ ᱨᱮᱦᱚᱸ ᱦᱟᱸᱰᱮ ᱱᱟᱦᱟᱜ ᱵᱚ ᱧᱟᱯᱟᱢᱟ ᱟᱨ ᱠᱤᱪᱷᱩ ᱡᱩᱫᱤ ᱰᱨᱟᱭᱤᱵᱷ ᱛᱩᱞᱩᱡ ᱞᱤᱧ ᱫᱮᱠᱷᱟᱣ ᱫᱟᱲᱮᱭᱟᱯᱮᱭᱟ ᱯᱷᱩᱴᱮᱡᱽ ᱠᱚ ᱜᱷᱟᱹᱴᱤ ᱵᱩᱨᱩ ᱠᱚᱨᱮᱱᱟᱜ ᱧᱮᱞᱟᱵᱚ ᱛᱚ ᱚᱱᱟ ᱵᱟᱠᱷᱨᱟ ᱛᱮ ᱵᱷᱤᱰᱤᱭᱳ ᱨᱮ ᱠᱚᱱᱴᱤᱱᱤᱭᱩ ᱛᱟᱦᱮᱱ ᱛᱟᱵᱚᱱ ᱯᱮ ᱪᱚᱞᱚ ᱛᱟᱦᱚᱞᱮ ᱢᱟᱲᱟᱝ ᱨᱮ ᱱᱩᱭ ᱵᱟᱵᱟ ᱵᱚ ᱞᱮᱴ ᱞᱮᱜᱮ ᱚᱞᱢᱳᱥᱴ ᱛᱤᱱ ᱵᱟᱡᱟ ᱦᱩᱭᱮᱱ ᱜᱮᱭᱟ ᱪᱟᱞᱟᱣ ᱥᱮᱴᱮᱨ ᱦᱩᱭᱩᱜᱼᱟ ᱪᱟᱨ ᱵᱟᱡᱮ ᱠᱚᱛᱮ ᱵᱚᱞᱮ ᱥᱮᱴᱮᱨ ᱦᱩᱭᱩᱜᱼᱟ ᱱᱟᱦᱟᱜ ᱚᱱᱟ ᱦᱤᱥᱟᱹᱵ ᱛᱮ ᱛᱚ ᱵᱟᱵᱚ ᱞᱮᱴᱟ ᱪᱚᱞᱚ ᱵᱚ ᱢᱟᱲᱟᱝ ᱞᱮᱱ ᱜᱮ ᱛᱚ ᱱᱤᱛᱚᱜ ᱚᱰᱚᱠ ᱦᱩᱭ ᱠᱟᱱᱟ ᱦᱚᱨ ᱨᱮᱜᱮ ᱢᱮᱱᱟᱜ ᱞᱤᱧᱟ ᱯᱟᱠᱟᱯᱟᱠᱤ ᱱᱤᱛᱚᱜ ᱜᱷᱟᱴᱤ ᱵᱩᱨᱩ ᱦᱟᱸᱜ ᱞᱤᱧ ᱥᱮᱴᱮᱨᱚᱜ ᱠᱟᱱᱟ ᱯᱷᱨᱚᱱᱴ ᱨᱮ ᱜᱷᱟᱴᱤ ᱵᱩᱨᱩ ᱢᱮᱱᱟᱜᱼᱟ ᱧᱮᱞ ᱞᱮᱠᱟ ᱛᱟᱦᱮᱱᱟ ᱥᱤᱝᱜᱮᱞ ᱨᱳᱰ ᱨᱮᱱᱟᱜ ᱰᱚᱵᱚᱞ ᱨᱳᱰ ᱠᱷᱚᱱ ᱫᱚ ᱥᱤᱝᱜᱮᱞ ᱨᱳᱰ ᱨᱮ ᱵᱚᱞᱚ ᱦᱮᱡ ᱮᱱᱟ ᱞᱤᱧ ᱫᱮᱠᱷᱟ ᱟᱯᱮ ᱠᱟᱹᱱᱟᱹᱧ ᱯᱷᱟᱥᱴ ᱴᱟᱭᱤᱢ ᱦᱟᱸᱜ ᱱᱚᱣᱟ ᱥᱠᱩᱴᱤ ᱛᱮ ᱱᱚᱝᱠᱟ ᱛᱮ ᱦᱟᱸᱜ ᱞᱤᱧ ᱨᱟᱭᱤᱰᱮᱜᱼᱟ ᱵᱟᱰᱟᱭ ᱜᱮᱭᱟ ᱯᱮ ᱟᱹᱞᱤᱧᱟᱜ ᱯᱩᱨᱟᱹ ᱦᱮᱵᱤ ᱜᱟᱹᱰᱤ

ᱟᱨ ᱚᱱᱠᱟ ᱦᱚᱨ ᱱᱚᱛᱮ ᱫᱚ ᱯᱩᱨᱟᱹ ᱵᱮᱥ ᱜᱮᱭᱟ ᱳ ᱵᱷᱟᱭ ᱥᱟᱦ ᱢᱚᱥ ᱛᱚ ᱜᱷᱟᱹᱴᱤ ᱠᱚᱞᱤᱧ ᱯᱟᱨᱚᱢ ᱟᱹᱜᱩ ᱠᱮᱜᱼᱟ ᱠᱷᱟᱹᱞᱤ ᱱᱟᱣᱟ ᱯᱟᱦᱴᱟ ᱵᱤᱨ ᱛᱮᱫ ᱜᱮ ᱢᱮᱱᱟᱜᱼᱟ ᱱᱚᱣᱟ ᱫᱚ ᱱᱚᱛᱮ ᱫᱚ ᱵᱤᱨ ᱜᱮᱭᱟ ᱯᱩᱨᱟᱹ ᱥᱟᱢᱱᱟ ᱨᱮ ᱦᱟᱹᱬᱩ ᱥᱟᱵᱫᱷᱟᱱ ᱛᱮ ᱟᱨ ᱫᱟᱜ ᱦᱚᱭ ᱦᱤᱡᱩᱜ ᱩᱛᱟᱹᱨ ᱮᱱᱟ ᱩᱢᱩᱞᱚᱜ ᱞᱟᱹᱜᱤᱫ ᱡᱟᱭᱜᱟ ᱵᱟᱹᱪᱩᱜ ᱟᱱᱟ ᱱᱤᱛᱚᱜ ᱪᱮᱫ ᱪᱤᱠᱟᱹ ᱦᱩᱭᱩᱜᱼᱟ ᱫᱟᱜ ᱧᱩᱨ ᱩᱛᱟᱹᱨ ᱠᱮᱫ ᱜᱮᱭᱟ ᱛᱚ ᱴᱷᱤᱠ ᱜᱮᱭᱟ ᱢᱳᱵᱟᱭᱤᱞ ᱫᱚ ᱵᱞᱚᱜᱤᱝ ᱮᱜᱼᱟ ᱥᱟᱵᱫᱷᱟᱱ ᱫᱚᱦᱚ ᱞᱮᱜᱮ ᱵᱚ ᱢᱟᱲᱟᱝ ᱯᱷᱟᱭᱱᱟᱞᱮ ᱡᱟᱹᱯᱩᱫ ᱥᱮᱴᱮᱨ ᱠᱮᱫ ᱞᱮᱜᱮ ᱫᱟᱜ ᱮᱦᱚᱵ ᱮᱱᱟ ᱵᱤᱨ ᱛᱟᱞᱟᱨᱮ ᱢᱮᱱᱟᱜ ᱞᱮᱭᱟ ᱪᱮᱫ ᱞᱮ ᱪᱤᱠᱟᱹᱭᱟ ᱯᱩᱨᱟᱹ ᱢᱩᱥᱠᱤᱞ ᱨᱮ ᱦᱚᱲ ᱠᱚ ᱩᱢᱩᱞ ᱟᱠᱟᱱᱟ ᱱᱚᱛᱮ ᱨᱮ ᱜᱟᱹᱰᱤ ᱠᱚ ᱚᱸᱰᱮ ᱡᱟᱢ ᱞᱟᱜᱟᱣ ᱟᱠᱟᱱᱟ ᱟᱫᱷᱟᱨ ᱠᱚ ᱚᱠᱚᱭ ᱨᱮᱱᱠᱳᱴ ᱠᱚ ᱚᱠᱟ ᱨᱮᱱᱠᱳᱴ ᱠᱚ ᱦᱚᱨᱚᱜ ᱟᱹᱞᱤᱧ ᱦᱚᱸ ᱪᱮᱫ ᱦᱚᱸ ᱵᱟᱹᱪᱩᱜ ᱟᱱ ᱛᱟᱞᱮ ᱡᱚᱛᱚ ᱢᱮᱱᱟᱜᱼᱟ ᱵᱷᱤᱛᱤᱨ ᱨᱮ ᱰᱤᱜᱤ ᱵᱷᱤᱛᱤᱨ ᱨᱮ ᱢᱮᱱᱟᱜᱼᱟ ᱧᱮᱞ ᱞᱮᱜᱮ ᱵᱚ ᱫᱟᱨᱮ ᱩᱢᱩᱞ ᱞᱮ ᱛᱤᱸᱜᱩ ᱦᱩᱭ ᱟᱠᱟᱱᱟ ᱚᱸᱰᱮ ᱛᱤᱱᱟᱹᱜ ᱜᱷᱟᱹᱲᱤᱡ ᱮ ᱡᱟᱹᱯᱩᱫᱮᱜᱼᱟ ᱟᱫᱷᱟ ᱛᱟᱱᱮ ᱴᱩᱭᱮᱱᱴᱤ ᱯᱷᱟᱭᱤᱵᱷ ᱯᱟᱨᱥᱮᱱᱴ ᱞᱤᱧ ᱚᱫᱟ ᱟᱠᱟᱱᱟ ᱛᱚ ᱯᱞᱟᱱ ᱠᱟᱹᱴᱤᱡ ᱱᱚᱝᱠᱟ ᱡᱩᱫᱤ ᱫᱟᱹᱯᱩᱫ ᱠᱷᱟᱡ ᱫᱚ ᱱᱟᱦᱟᱜ ᱚᱠᱟ ᱞᱮᱠᱟ ᱵᱞᱚᱜᱤᱝ ᱵᱟᱭ ᱜᱟᱱᱚᱜ ᱛᱟᱵᱚᱱᱟ ᱮᱠᱥᱟᱭᱤᱴᱢᱮᱱᱴ ᱛᱟᱦᱮᱸ ᱞᱮᱱᱟ ᱟᱹᱰᱤ ᱫᱤᱱ ᱯᱚᱨᱮ ᱛᱟᱦᱚᱞᱮ ᱦᱩᱭᱩᱜ ᱠᱟᱱᱟ ᱥᱤᱠᱥ ᱥᱮᱵᱷᱮᱱᱛᱷ ᱤᱭᱟᱨ ᱯᱚᱨᱮ ᱱᱟᱦᱟᱜ ᱪᱟᱞᱟᱣ ᱦᱩᱭᱩᱜ ᱠᱟᱱᱟ ᱵᱟᱸᱠᱵᱚᱲ ᱛᱮ ᱠᱤᱱᱛᱩ ᱯᱞᱟᱱ ᱵᱟᱭ ᱜᱟᱱᱚᱜ ᱠᱟᱱᱟ ᱴᱷᱤᱠ ᱜᱮᱭᱟ ᱧᱮᱞ ᱞᱟᱹᱜᱤᱫ ᱫᱟᱜ ᱡᱳᱨ ᱜᱮ ᱫᱟᱜ ᱤᱫᱤ ᱠᱮᱜᱼᱟ ᱧᱮᱞ ᱞᱟᱹᱜᱤᱫ ᱟᱯᱮ ᱡᱟᱛᱚᱢ ᱚᱰᱚᱠ ᱛᱮ ᱵᱟᱫᱽᱫᱷᱚ ᱦᱩᱭᱱᱟᱞᱮ ᱡᱟᱛᱚᱢ ᱞᱮ ᱚᱰᱚᱠ ᱠᱟᱜᱼᱟ ᱡᱟᱛᱚᱢ ᱟᱠᱟᱱᱟᱞᱮ ᱦᱩᱭᱱᱟ ᱴᱮᱱ ᱢᱤᱱᱤᱴᱥ ᱦᱩᱭᱮᱱ ᱜᱮᱭᱟ ᱫᱚᱥ ᱢᱤᱱᱤᱴ ᱦᱩᱭᱮᱱ ᱜᱮᱭᱟ ᱱᱚᱝᱠᱟ ᱡᱟᱹᱯᱩᱫᱮᱜᱼᱟᱭ ᱠᱚᱢ ᱥᱮᱫ ᱜᱮ ᱵᱟᱝᱟ ᱵᱚᱨᱚᱝ ᱪᱚ ᱵᱟᱲᱦᱟᱜ ᱠᱟᱱᱟ ᱛᱚ ᱯᱞᱟᱱᱤᱝ ᱚᱠᱟ ᱞᱮᱠᱟ ᱦᱩᱭᱩᱜ ᱠᱟᱱᱟ ᱵᱟᱭ ᱵᱟᱰᱟᱜ ᱠᱟᱱᱟ ᱱᱤᱛᱚᱜ ᱫᱷᱟᱹᱵᱤᱡ ᱛᱮ ᱴᱷᱤᱠ ᱜᱮᱭᱟ ᱪᱚᱞᱚ ᱯᱟᱸᱪ ᱫᱚᱥ ᱢᱤᱱᱤᱴ ᱵᱚ ᱚᱭᱮᱴᱟ ᱡᱩᱫᱤ ᱵᱟᱭ ᱠᱚᱢᱚᱜ ᱠᱷᱟᱱ ᱱᱚᱝᱠᱟ ᱜᱮᱵᱚ ᱪᱟᱞᱟᱜᱼᱟ ᱥᱮᱴᱮᱨ ᱦᱩᱭᱩᱜᱼᱟ

ᱚᱱᱟ ᱠᱚᱨᱮ ᱵᱮᱱᱟᱣ ᱦᱩᱭᱩᱜᱼᱟ ᱟᱨ ᱵᱟᱠᱷᱟᱡ ᱥᱤᱫᱷᱟᱹ ᱱᱟᱦᱟᱜ ᱦᱟᱸᱰᱮ ᱵᱟᱝᱠᱚᱲ ᱰᱮᱢ ᱥᱮᱫ ᱛᱮ ᱱᱟᱦᱟᱜ ᱧᱟᱯᱟᱢ ᱦᱩᱭᱩᱜᱼᱟ ᱛᱚ ᱵᱷᱤᱰᱤᱭᱳ ᱨᱮ ᱠᱚᱱᱴᱤᱱᱤᱭᱩ ᱛᱟᱵᱚ ᱛᱟᱦᱮᱱ ᱯᱮ ᱚᱞᱢᱳᱥᱴ ᱯᱟᱨᱚᱢ ᱦᱩᱭ ᱪᱟᱵᱟ ᱟᱠᱟᱱᱟ ᱜᱟᱹᱰᱤ ᱫᱟᱜ ᱦᱚᱸᱭ ᱛᱤᱨ ᱟᱠᱟᱜᱼᱟ ᱠᱤᱱᱛᱩ ᱧᱮᱞᱮᱫ ᱜᱮᱭᱟ ᱯᱮ ᱦᱚᱨ ᱯᱩᱨᱟᱹ ᱚᱫᱟ ᱪᱟᱵᱟ ᱟᱠᱟᱱᱟ ᱯᱷᱟᱭᱱᱟᱞᱤ ᱜᱟᱹᱰᱤ ᱠᱚ ᱫᱚᱦᱚ ᱦᱩᱭᱱᱟ ᱟᱨ ᱪᱟᱞᱟᱣ ᱦᱩᱭᱩᱜ ᱠᱟᱱᱟ ᱱᱤᱛᱚᱜ ᱫᱚ ᱩᱛᱟᱹᱨ ᱦᱩᱭᱩᱜ ᱠᱟᱱᱟ ᱢᱟᱴ ᱛᱟᱞᱟ ᱫᱚ ᱟᱹᱰᱤ ᱢᱩᱥᱠᱤᱞ ᱛᱮ ᱥᱮᱴᱮᱨ ᱦᱩᱭ ᱠᱟᱱᱟ ᱵᱷᱤᱲᱚ ᱢᱟᱱᱮ ᱥᱟᱝᱜᱟᱛᱤᱠ ᱵᱷᱤᱲᱚ ᱮᱠᱥᱯᱮᱠᱴᱮᱰ ᱵᱟᱦᱟᱨ ᱨᱮ ᱛᱟᱦᱚᱞᱮ ᱡᱟᱦᱟᱸ ᱛᱤᱱᱟᱹᱜ ᱪᱤᱱᱛᱟᱹ ᱛᱟᱦᱮᱸ ᱞᱤᱧ ᱚᱱᱟ ᱠᱷᱚᱱ ᱰᱷᱮᱨ ᱜᱮᱭᱟ ᱠᱚ ᱦᱚᱲ ᱡᱟᱹᱯᱩᱫᱮᱜᱼᱟ ᱯᱟᱞᱮ ᱵᱟᱠᱚ ᱦᱤᱡᱩᱜᱼᱟ ᱢᱮᱱᱠᱷᱟᱱ ᱟᱹᱰᱤ ᱜᱟᱱ ᱦᱚᱲ ᱪᱚᱞᱚᱧ ᱫᱮᱠᱷᱟ ᱤᱫᱤ ᱟᱯᱮ ᱠᱟᱱᱟ ᱱᱟᱜ

ᱫᱟᱜ ᱜᱮᱭᱟ ᱱᱤᱛᱚᱜ ᱛᱚ ᱪᱟᱛᱚᱢ ᱥᱟᱵ ᱨᱮᱱᱟᱜ ᱦᱚᱸ ᱢᱩᱥᱠᱤᱞ ᱠᱟᱱᱟ ᱪᱟᱛᱚᱢ ᱵᱷᱤᱛᱨᱤ ᱨᱮ ᱢᱮᱱᱟᱜ ᱞᱤᱧᱟ ᱵᱟᱦᱨᱮ ᱨᱮᱱᱟᱜ ᱫᱮᱠᱷᱟᱣ ᱦᱚᱸ ᱵᱟᱭ ᱜᱟᱱᱚᱜ ᱠᱟᱱᱟ ᱱᱚᱝᱠᱟᱭ ᱫᱟᱜ ᱜᱮᱭᱟ ᱯᱩᱨᱟᱹ ᱯᱷᱩᱞ

ᱚᱨᱜᱟᱱᱟᱭᱤᱡᱽ ᱯᱟᱦᱴᱟ ᱥᱮᱫ ᱠᱷᱚᱱᱟᱜ ᱟᱹᱰᱤ ᱟᱹᱰᱤ ᱱᱮᱦᱚᱨ ᱟᱨ ᱟᱨᱫᱟᱥ ᱛᱟᱦᱮᱸᱭᱮᱱᱟ ᱡᱟᱦᱟᱸ ᱞᱮᱠᱟ ᱴᱟᱭᱤᱢ ᱴᱮᱵᱚᱞ ᱮᱢ ᱟᱠᱟᱱᱟ ᱛᱟᱵᱚ ᱜᱟᱯᱟ ᱫᱚ ᱦᱟᱸᱜ ᱟᱨᱮ ᱴᱟᱲᱟᱝ ᱠᱷᱚᱱ ᱜᱮ ᱦᱟᱸᱜ ᱜᱮᱢ ᱫᱚ ᱮᱛᱚᱦᱚᱵᱚᱜᱼᱟ ᱪᱤᱠᱟᱛᱮ ᱜᱟᱯᱟ ᱫᱚ ᱦᱟᱸᱜ ᱚᱱᱛᱤᱢ ᱫᱤᱵᱚᱥ ᱟᱨ ᱢᱩᱪᱟᱹᱫ ᱢᱟᱦᱟ ᱠᱟᱱᱟ ᱛᱟᱵᱚ ᱚᱱᱟ ᱦᱤᱥᱟᱹᱵ ᱛᱮ ᱟᱹᱰᱤ ᱟᱹᱰᱤ ᱱᱮᱦᱚᱨ ᱛᱟᱦᱮᱸᱭᱮᱱᱟ ᱡᱟᱦᱟᱸ ᱛᱤᱱᱟᱹᱜ ᱴᱤᱢ ᱵᱟ ᱟᱯᱮ ᱟᱯᱮᱭᱟᱜ ᱴᱟᱭᱤᱢ ᱨᱮ ᱦᱮᱡ ᱠᱟᱛᱮ ᱱᱚᱰᱮ ᱯᱮ ᱯᱟᱨᱴᱤᱥᱤᱯᱮᱴᱟ ᱢᱮᱱᱛᱮ ᱟᱞᱮᱭᱟᱜ ᱟᱥ ᱟᱨ

ᱯᱟᱠᱷᱟᱯᱟᱠᱷᱤ ᱯᱷᱳᱨᱴᱤ ᱯᱷᱟᱭᱤᱵᱷ ᱢᱤᱱᱤᱴᱥ ᱜᱟᱱ ᱫᱚ ᱠᱷᱩᱵ ᱡᱳᱨᱮ ᱫᱟᱜ ᱠᱮᱜᱼᱟ ᱦᱚᱲ ᱠᱚᱢᱟ ᱠᱚ ᱨᱩᱣᱟᱹᱲ ᱠᱟᱱᱟ ᱟᱹᱰᱤ ᱟᱹᱰᱤ ᱥᱟᱸᱜᱮ ᱜᱮ ᱧᱮᱞ ᱞᱟᱹᱜᱤᱫ ᱵᱚ ᱪᱟᱞᱟᱣ ᱦᱮᱡ ᱞᱮᱱ ᱜᱮᱵᱚ ᱚᱱᱛᱮ ᱨᱮ ᱟᱨ ᱡᱟᱦᱟᱸ ᱨᱮ ᱛᱤᱸᱜᱩ ᱠᱟᱛᱮ ᱞᱤᱧ ᱯᱷᱩᱴᱮᱡᱽ ᱞᱤᱧ ᱫᱮᱠᱷᱟᱣ ᱟᱯᱮ ᱠᱟᱱ ᱛᱟᱦᱮᱸᱫ ᱚᱸᱰᱮ ᱵᱚᱞ ᱮᱱᱮᱡ ᱦᱩᱭᱩᱜ ᱠᱟᱱ ᱛᱟᱦᱮᱸᱫ ᱢᱟᱱᱮ ᱪᱮᱫ ᱦᱚᱸ ᱴᱷᱤᱠ ᱥᱮ ᱵᱟᱭ ᱦᱟᱛᱟᱣ ᱫᱟᱲᱮᱭᱟᱜ ᱟᱵᱚ ᱯᱷᱩᱴᱮᱡᱽ ᱠᱚ ᱡᱟᱥᱮ ᱫᱟᱜ ᱛᱮᱜᱮ ᱠᱷᱟᱨᱟᱯ ᱠᱮᱜᱼᱟᱭ ᱢᱟᱱᱮ ᱪᱟᱛᱚᱢᱚᱜ ᱦᱚᱸ ᱡᱟᱭᱜᱟ ᱵᱟᱭ ᱛᱟᱦᱮᱸ ᱞᱮᱱᱟ

ᱚᱞᱢᱳᱥᱴ ᱡᱮᱫᱟ ᱦᱩᱭᱩᱜ ᱠᱟᱱᱟ ᱛᱚ ᱱᱤᱛᱚᱜ ᱚᱰᱚᱠ ᱦᱩᱭ ᱠᱟᱱᱟ ᱨᱳᱰ ᱛᱮ ᱯᱟᱪᱷᱞᱟ ᱯᱟᱥᱴᱟ ᱚᱠᱟ ᱞᱮᱠᱟ ᱯᱮ ᱧᱮᱞᱮᱫ ᱜᱮᱭᱟ ᱵᱷᱤᱲᱚ ᱯᱩᱨᱟᱹ ᱨᱳᱰ ᱯᱩᱨᱟᱹ ᱵᱷᱤᱲᱚ ᱜᱮᱭᱟ ᱥᱟᱢᱵᱲᱟᱣ ᱠᱟᱛᱮ ᱪᱟᱹᱞᱩ ᱦᱩᱭᱩᱜ ᱠᱟᱱᱟ ᱜᱟᱹᱰᱤ ᱠᱚ ᱛᱚ ᱴᱷᱤᱠ ᱜᱮᱭᱟ ᱱᱤᱛᱚᱜ ᱨᱤᱢᱤᱞ ᱟᱠᱟᱫ ᱟᱭ ᱰᱟᱭᱨᱮᱠᱴ ᱢᱳᱵᱟᱭᱤᱞ ᱱᱤᱛᱚᱜ ᱰᱤᱜᱽ ᱨᱮ ᱥᱟᱢᱵᱟᱣ ᱦᱩᱭᱩᱜᱼᱟ ᱚᱱᱟ ᱯᱚᱨᱮ ᱥᱤᱫᱷᱟᱹ ᱩᱴᱷᱟᱹᱣ ᱦᱩᱭᱩᱜᱼᱟ ᱵᱟᱝᱨᱤ ᱵᱚᱥᱮ ᱟᱨ ᱚᱠᱟᱨᱮ ᱱᱚᱱ ᱥᱴᱚᱯ ᱵᱟᱝᱟ ᱪᱮᱫᱟᱜ ᱥᱮ ᱜᱷᱟᱹᱴᱤ ᱨᱮ ᱧᱩᱛᱚ ᱧᱩᱛ ᱨᱮ ᱜᱟᱹᱰᱤ ᱪᱟᱹᱞᱩ ᱱᱟᱦᱟᱜ ᱢᱩᱥᱠᱤᱞ ᱧᱚᱜ ᱜᱮᱭᱟ ᱱᱟᱦᱟᱜ ᱧᱩᱛ ᱢᱟᱱᱮ ᱱᱟᱦᱟᱜ ᱜᱟᱹᱰᱤ ᱨᱟᱭᱤᱰ ᱢᱮᱱᱟᱜ ᱜᱮᱭᱟ ᱛᱚ ᱱᱤᱛᱚᱜ ᱚᱰᱚᱠ ᱦᱩᱭ ᱩᱛᱟᱹᱨ ᱠᱟᱱᱟ ᱵᱚ ᱯᱷᱟᱭᱱᱟᱞᱮ ᱚᱲᱟᱜ ᱥᱮᱴᱮᱨ ᱦᱩᱭᱮᱱᱟ ᱟᱨ ᱰᱨᱮᱥ ᱠᱚ ᱪᱮᱧᱡᱽ ᱠᱟᱛᱮ ᱱᱤᱛᱚᱜ ᱱᱟᱦᱟᱜ ᱯᱷᱨᱮᱥ ᱵᱟᱲᱟ ᱦᱩᱭ ᱠᱟᱱᱟ ᱛᱟᱨᱢᱟᱱᱮ ᱯᱷᱳᱨᱴᱤ ᱢᱤᱱᱤᱴᱥ ᱜᱟᱱ ᱪᱮᱫ ᱪᱚᱝ ᱜᱟᱹᱰᱤ ᱨᱮ ᱵᱟᱭᱤᱠ ᱨᱮ ᱯᱩᱨᱟᱹ ᱚᱫᱟ ᱚᱫᱟ ᱠᱟᱛᱮ ᱜᱮ ᱰᱨᱟᱭᱤᱵᱷ ᱦᱩᱭ ᱠᱟᱱᱟ ᱯᱩᱨᱟᱹ ᱜᱷᱟᱹᱴᱤ ᱨᱮ ᱯᱩᱨᱟᱹᱭ ᱫᱟᱜᱮᱫ ᱛᱟᱦᱮᱸᱫ ᱵᱤᱥᱩᱭ ᱜᱚᱨᱮᱯᱷᱟᱨ ᱯᱩᱨᱟᱹ ᱫᱟᱜ ᱮ ᱧᱟᱢ ᱟᱠᱟᱫ ᱞᱮᱭᱟ ᱚᱲᱟᱜ ᱫᱷᱟᱹᱵᱤᱡ ᱛᱮ ᱢᱟᱱᱮ ᱯᱩᱨᱟᱹ ᱯᱷᱩᱞᱞᱤ ᱵᱚᱰᱤ ᱞᱚᱦᱚᱫ ᱞᱮᱱᱟ ᱠᱷᱟᱹᱞᱤ ᱦᱚᱲᱢᱚ ᱵᱚᱦᱚᱜ ᱥᱩᱢᱩᱝ ᱜᱮ ᱵᱟᱭ ᱞᱚᱦᱚᱫ ᱞᱮᱱᱟ ᱪᱮᱫᱟᱜ ᱥᱮ ᱦᱮᱞᱢᱮᱴ ᱛᱟᱦᱮᱸ ᱞᱮᱱᱟ ᱛᱚ ᱥᱤᱪᱩᱭᱮᱥᱚᱱ ᱚᱱᱠᱟ ᱜᱮ ᱛᱟᱦᱮᱸ ᱞᱮᱱᱟ ᱨᱮᱱᱠᱳᱴ ᱯᱷᱮᱱᱠᱳᱴ ᱵᱟᱭ ᱛᱟᱦᱮᱸ ᱞᱮᱱᱟ ᱛᱚ ᱦᱮᱡ ᱦᱩᱭᱱᱟ ᱡᱟᱦᱟᱸ ᱞᱮᱠᱟ ᱨᱮᱵᱚ ᱥᱮᱴᱮᱨᱮᱱᱟ ᱵᱟᱥ ᱴᱷᱤᱠ ᱴᱷᱟᱠ ᱜᱮ ᱟᱨ ᱵᱷᱤᱰᱤᱭᱳ ᱡᱟᱹᱥᱛᱤ ᱵᱟᱵᱚ ᱡᱷᱟᱹᱞ ᱛᱟᱵᱚᱱᱟ ᱛᱚ ᱱᱚᱰᱮ ᱵᱚ ᱢᱩᱪᱟᱹᱫᱟ ᱛᱚ ᱱᱚᱣᱟ ᱵᱷᱤᱰᱤᱭᱳ ᱚᱠᱟ ᱞᱮᱠᱟ ᱯᱮ ᱠᱩᱥᱤᱭᱟᱜ ᱛᱟᱵᱚᱱ ᱠᱷᱟᱱ ᱫᱚ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱠᱚᱢᱮᱱᱴ ᱛᱟᱵᱚᱱ ᱯᱮ ᱟᱨ ᱚᱠᱚᱭ ᱠᱚ ᱟᱹᱞᱤᱧᱟᱜ ᱪᱮᱱᱮᱞ ᱯᱮ ᱱᱟᱣᱟ ᱠᱷᱟᱱ ᱥᱟᱵᱥᱠᱨᱟᱭᱤᱵ ᱛᱚᱨᱟ ᱠᱟᱜ ᱛᱟᱵᱚᱱ ᱯᱮ ᱫᱟ ᱛᱚᱵᱮ ᱥᱟᱹᱜᱩᱱ ᱧᱤᱫᱟᱹ ᱵᱟᱭ ᱜᱩᱰ ᱱᱟᱭᱤᱴ